ᱡᱚᱦᱟᱨ ᱜᱮ ᱥᱟᱱᱟᱢ ᱧᱮᱧᱮᱞᱤᱭᱟᱹ ᱠᱚ ᱟᱯᱮ ᱯᱮ ᱧᱮᱞ ᱮᱫᱟ ᱵᱮᱥᱨᱟ ᱴᱮᱠᱱᱤᱠᱮᱞ ᱤᱭᱩᱴᱩᱵᱽ ᱪᱮᱱᱮᱞ ᱱᱚᱣᱟ ᱵᱷᱤᱰᱤᱭᱳ ᱨᱮᱫᱚᱧ ᱞᱟᱹᱭ ᱟᱯᱮᱭᱟ ᱯᱷᱟᱭᱤᱞ ᱢᱮᱱᱮᱡᱟᱨ ᱵᱟᱨᱮᱛᱮ ᱯᱞᱮ ᱥᱴᱳᱨ ᱨᱮ ᱟᱹᱰᱤ ᱟᱭᱢᱟ ᱜᱮ ᱮᱯᱥ ᱡᱩᱫᱤ ᱯᱷᱟᱭᱤᱞ ᱢᱮᱱᱮᱡᱟᱨ ᱧᱩᱛᱩᱢ ᱛᱮᱵᱚᱱ ᱥᱟᱨᱪᱟ ᱟᱹᱰᱤ ᱟᱭᱢᱟ ᱜᱮᱵᱚᱱ ᱧᱟᱢᱟ ᱛᱚ ᱟᱨ ᱡᱚᱛᱚ ᱯᱷᱳᱱ ᱨᱮᱜᱮ ᱪᱮᱞᱮᱫ ᱯᱷᱟᱭᱤᱞ ᱢᱮᱱᱮᱡᱟᱨ ᱫᱚ ᱛᱟᱦᱮᱱ ᱜᱮᱭᱟ ᱛᱟᱨ ᱢᱚᱫᱽᱫᱷᱮ ᱮᱠ ᱴᱩᱠᱩ ᱛᱚᱯᱷᱟᱛ ᱛᱟᱦᱮᱱᱟ ᱯᱷᱮᱥᱤᱞᱤᱴᱤ ᱨᱮ ᱛᱚ ᱚᱱᱟᱜᱤᱧ ᱞᱟᱹᱭ ᱟᱯᱮᱭᱟ ᱱᱚᱣᱟ ᱯᱷᱮᱥᱤᱞᱤᱴᱤ ᱱᱚᱣᱟ ᱯᱷᱟᱭᱤᱞ ᱢᱮᱱᱮᱡᱟᱨ ᱨᱮ ᱪᱮᱫ ᱛᱚᱯᱷᱟᱛ ᱢᱮᱱᱟᱜᱼᱟ ᱪᱮᱫ ᱥᱩᱵᱤᱫᱷᱟ ᱢᱮᱱᱟᱜᱼᱟ ᱛᱚ ᱪᱚᱞᱚ ᱯᱳᱭᱞᱳ ᱨᱮ ᱰᱮᱴᱟ ᱠᱚᱵᱚᱱ ᱚᱱᱟ ᱰᱮᱴᱟ ᱚᱱ ᱠᱟᱛᱮᱫ ᱟᱵᱚ ᱯᱞᱮ ᱥᱴᱳᱨ ᱵᱚᱱ ᱳᱯᱮᱱᱟ ᱳᱯᱮᱱ ᱠᱟᱛᱮᱫ ᱟᱵᱚ ᱥᱟᱨᱪ ᱵᱟᱨ ᱨᱮᱵᱚᱱ ᱚᱞᱟ ᱥᱚᱞᱤᱰ ᱮᱠᱥᱯᱞᱳᱨᱟᱨ ᱮᱥ ᱳ ᱮᱞ ᱟᱭ ᱰᱤ ᱧᱮᱞ ᱫᱟᱵᱮᱱ ᱯᱳᱭᱞᱳ ᱨᱮᱜᱮ ᱦᱮᱡ ᱮᱱᱟ ᱥᱚᱞᱤᱰ ᱮᱠᱥᱯᱞᱳᱨᱟᱨ ᱱᱚᱣᱟ ᱛᱳ ᱱᱚᱣᱟ ᱵᱚᱱ ᱴᱮᱯᱼᱟ ᱱᱚᱰᱮ ᱛᱚ ᱠᱷᱟᱱ ᱜᱮ ᱟᱵᱚᱣᱟᱜ ᱥᱟᱨᱪ ᱠᱟᱛᱮᱫ ᱦᱤᱡᱩᱜᱼᱟ ᱛᱳ ᱱᱚᱣᱟ ᱵᱚᱱ ᱤᱱᱥᱴᱚᱞᱟ ᱟᱯᱮᱭᱟᱜ ᱤᱱᱥᱴᱚᱞ ᱨᱟᱠᱟᱵᱼᱟ ᱤᱧᱟᱹᱜ ᱫᱚ ᱤᱱᱥᱴᱚᱞ ᱠᱟᱛᱮᱫ ᱳᱯᱮᱱ ᱨᱟᱠᱟᱵ ᱠᱟᱱᱟ ᱛᱳ ᱤᱱᱥᱴᱚᱞ ᱠᱟᱛᱮᱫ ᱵᱚᱱ ᱳᱯᱮᱱᱟ ᱛᱳ ᱳᱯᱮᱱ ᱠᱟᱛᱮᱫ ᱤᱧ ᱩᱫᱩᱜ ᱟᱯᱮᱭᱟ ᱡᱟᱦᱟᱸ ᱛᱤᱱᱟᱹᱜ ᱳᱯᱮᱱ ᱠᱤᱫᱟᱹᱧ ᱡᱟᱦᱟᱸ ᱛᱤᱱᱟᱹᱜ ᱯᱟᱨᱢᱤᱥᱮᱱᱮ ᱠᱷᱚᱡᱟ ᱥᱟᱱᱟᱢ ᱯᱮ ᱮᱞᱟᱣᱟ ᱛᱚ ᱯᱳᱭᱞᱳ ᱨᱮ ᱱᱤᱝᱠᱟᱹ ᱤᱱᱴᱟᱨᱯᱷᱮᱥ ᱦᱤᱡᱩᱜ ᱛᱟᱯᱮᱭᱟ ᱱᱚᱣᱟ ᱫᱚ ᱯᱷᱟᱭᱤᱞ ᱢᱮᱱᱮᱡᱟᱨ ᱨᱮᱱᱟᱜ ᱯᱷᱳᱞᱰᱟᱨ ᱠᱚ ᱠᱟᱱᱟ ᱯᱷᱳᱞᱰᱟᱨ ᱡᱩᱫᱤ ᱱᱚᱝᱠᱟ ᱞᱤᱥᱴ ᱵᱟᱝ ᱠᱟᱛᱮᱫ ᱯᱟᱥᱟᱯᱟᱥᱤ ᱵᱚᱱ ᱫᱚᱦᱚ ᱥᱟᱱᱟ ᱵᱚᱱᱟ ᱛᱟᱦᱚᱞᱮ ᱪᱮᱛᱟᱱ ᱯᱮᱭᱟ ᱰᱚᱴ ᱧᱮᱞᱚᱜ ᱠᱟᱱᱟ ᱠᱳᱱ ᱨᱮ ᱚᱸᱰᱮ ᱵᱚᱱ ᱠᱞᱤᱠᱟ ᱠᱞᱤᱠ ᱠᱟᱛᱮᱫ ᱟᱵᱚ ᱵᱷᱤᱭᱩ ᱚᱯᱷᱥᱮᱱ ᱵᱚᱱ ᱧᱮᱞ ᱧᱟᱢᱫᱟ ᱛᱤᱱ ᱱᱟᱢᱵᱟᱨ ᱨᱮ ᱱᱚᱣᱟ ᱵᱷᱤᱭᱩ ᱚᱯᱷᱥᱮᱱ ᱱᱚᱰᱮ ᱵᱚᱱ ᱠᱞᱤᱠᱟ ᱛᱟᱨᱯᱚᱨ ᱟᱵᱚ ᱯᱟᱥᱟᱯᱟᱥᱤ ᱡᱮᱦᱮᱛᱩ ᱫᱚᱦᱚ ᱥᱟᱱᱟᱭᱮᱫ ᱵᱚᱱᱟ ᱛᱟᱦᱚᱞᱮ ᱜᱨᱤᱰ ᱨᱮᱵᱚᱱ ᱠᱞᱤᱠᱟ ᱱᱚᱰᱮ ᱜᱨᱤᱰ ᱨᱮ ᱱᱚᱣᱟᱨᱮ ᱛᱚ ᱜᱨᱤᱰ ᱨᱮᱵᱚᱱ ᱠᱞᱤᱠ ᱞᱮᱠᱷᱟᱡ ᱱᱤᱛᱚᱜ ᱵᱚᱱ ᱮᱴᱩᱠᱩ ᱵᱚᱱ ᱵᱮᱠ ᱨᱮᱵᱚᱱ ᱦᱤᱡᱩᱜᱼᱟ ᱵᱟᱠᱷᱟᱡ ᱮᱴᱟᱜ ᱴᱷᱮᱡ ᱵᱚᱱ ᱴᱮᱯᱟ ᱡᱩᱫᱤ ᱟᱵᱚᱣᱟᱜ ᱱᱤᱝᱠᱟᱹ ᱦᱤᱡᱩᱜᱼᱟ ᱧᱮᱞ ᱫᱟᱯᱮ ᱱᱤᱛᱚᱜ ᱫᱚ ᱯᱟᱥᱟᱯᱟᱥᱤ ᱯᱷᱳᱞᱰᱟᱨ ᱠᱚ ᱦᱮᱡ ᱠᱟᱱᱟ ᱛᱚ ᱡᱟᱦᱟᱱᱟᱜ ᱜᱮ ᱡᱩᱫᱤ ᱱᱚᱰᱮ ᱵᱚᱱ ᱠᱚᱯᱤᱭᱟ ᱥᱟᱵ ᱠᱟᱜ ᱢᱮ ᱢᱤᱭᱩᱡᱤᱠ ᱱᱚᱣᱟ ᱱᱚᱣᱟ ᱯᱷᱟᱭᱤᱞ ᱢᱮᱱᱮᱡᱟᱨ ᱨᱮᱱᱟᱜ ᱪᱮᱫ ᱡᱚᱛᱚ ᱠᱷᱚᱡ ᱥᱩᱵᱤᱫᱷᱟ ᱚᱱᱟᱜᱤᱧ ᱞᱟᱹᱭ ᱟᱯᱮᱭᱟ ᱛᱚ ᱢᱤᱭᱩᱡᱤᱠ ᱨᱮᱧ ᱵᱚᱞᱚᱭᱮᱱᱟ ᱥᱟᱱᱛᱟᱲᱤ ᱴᱨᱮᱰᱤᱥᱚᱱᱟᱞ ᱥᱚᱝ ᱛᱚ ᱱᱟᱥᱮᱱᱟᱜ ᱤᱧ ᱪᱟᱹᱞᱩ ᱞᱮᱜᱟᱭ ᱫᱟ ᱛᱚ ᱪᱟᱹᱞᱩ ᱠᱟᱛᱮᱫ ᱤᱧ ᱵᱚᱱᱫᱚ ᱠᱮᱫᱟ ᱛᱚ ᱱᱚᱣᱟ ᱡᱩᱫᱤ ᱟᱵᱚ ᱵᱚᱱ ᱠᱚᱯᱤᱭᱟ ᱛᱚ ᱠᱚᱯᱤ ᱞᱟᱹᱜᱤᱫ ᱛᱮ ᱟᱵᱚ ᱞᱤᱱ ᱛᱷᱤᱨ ᱞᱟᱜᱟᱣ ᱵᱚᱱᱟ ᱡᱟᱦᱟᱸᱴᱟᱜ ᱥᱤᱞᱮᱠᱴ ᱥᱟᱱᱟᱭᱮᱫ ᱵᱚᱱᱟ ᱛᱚ ᱞᱤᱱ ᱛᱷᱤᱨ ᱠᱤᱫᱟᱹᱧ ᱛᱚ ᱞᱟᱛᱟᱨ ᱨᱮᱯᱮ ᱧᱮᱞ ᱮᱫᱟ ᱯᱩᱭᱞᱩᱣᱟᱜ ᱫᱚ ᱦᱩᱭᱩᱜ ᱠᱟᱱᱟ ᱠᱟᱴ ᱚᱯᱥᱮᱱ ᱥᱮ ᱢᱩᱵᱷ ᱚᱯᱥᱮᱱ ᱛᱟᱨᱯᱚᱨ ᱫᱤᱛᱤᱭᱚ ᱱᱟᱢᱵᱟᱨ ᱫᱚ ᱦᱩᱭᱩᱜ ᱠᱟᱱᱟ ᱠᱚᱯᱤ ᱚᱯᱥᱮᱱ ᱠᱚᱯᱤ ᱫᱟᱲᱮᱭᱟᱜᱼᱟ ᱵᱚᱱ ᱰᱚᱵᱚᱞ ᱛᱟᱨᱯᱚᱨ ᱰᱤᱞᱮᱴ ᱛᱟᱨᱯᱚᱨ ᱥᱮᱭᱟᱨ ᱛᱟᱨᱯᱚᱨ ᱮᱰᱤᱴ ᱥᱮ ᱨᱤᱱᱮᱢ ᱞᱟᱹᱜᱤᱫ ᱛᱮ ᱟᱨ ᱱᱚᱣᱟ ᱫᱚ ᱛᱷᱨᱤ ᱰᱚᱴ ᱠᱚ ᱢᱮᱛᱟᱜᱼᱟ ᱱᱚᱰᱮ ᱠᱷᱚᱡ ᱫᱚ ᱟᱨᱚ ᱯᱷᱮᱥᱮᱞᱤᱴᱤ ᱵᱚᱱ ᱧᱟᱢᱟ ᱛᱚ ᱛᱷᱨᱤ ᱰᱚᱴ ᱨᱮᱵᱚᱱ ᱠᱞᱤᱠ ᱞᱮᱠᱷᱟᱡ ᱱᱤᱭᱟᱹ ᱠᱚ ᱯᱷᱮᱥᱮᱞᱤᱴᱤ ᱵᱚᱱ ᱧᱟᱢᱟ ᱟᱨ ᱪᱮᱫ ᱵᱚᱱ ᱵᱮᱱᱟᱣ ᱫᱟᱲᱮᱭᱟᱜᱼᱟ ᱡᱤᱯ ᱯᱷᱟᱭᱤᱞ ᱵᱚᱱ ᱵᱮᱱᱟᱣ ᱫᱟᱲᱮᱭᱟᱜᱼᱟ ᱟᱨ ᱡᱤᱯ ᱛᱮᱫᱚ ᱞᱚᱠ ᱫᱟᱲᱮᱭᱟᱜᱼᱟ ᱵᱚᱱ ᱟᱨ ᱮᱴᱟᱜ ᱮᱯᱥ ᱛᱮ ᱡᱩᱫᱤ ᱳᱯᱮᱱ ᱥᱟᱱᱟ ᱵᱚᱱᱟ ᱢᱤᱣᱡᱤᱠ ᱥᱮ ᱮᱴᱟᱜ ᱮᱯᱥ ᱛᱮ ᱛᱟᱦᱚᱞᱮ ᱚᱱᱟ ᱵᱚᱱ ᱳᱯᱮᱱ ᱫᱟᱲᱮᱭᱟᱜᱼᱟ ᱳᱯᱮᱱ ᱰᱤᱨᱮᱠᱴᱨᱤ ᱴᱨᱟᱱᱥᱯᱷᱟᱨ ᱫᱟᱲᱮᱭᱟᱜᱼᱟ ᱵᱚᱱ ᱥᱮᱱᱴ ᱫᱚ ᱡᱟᱦᱟᱸ ᱟᱨ ᱠᱨᱤᱭᱮᱴ ᱥᱚᱨᱴ ᱠᱟᱨᱰ ᱟᱨ ᱚᱱᱟ ᱨᱮᱱᱟᱜ ᱰᱤᱴᱮᱞᱥ ᱱᱚᱣᱟ ᱥᱮᱨᱮᱧ ᱨᱮᱱᱟᱜ ᱰᱤᱴᱮᱞᱥ ᱡᱩᱫᱤ ᱧᱮᱞ ᱥᱟᱱᱟ ᱢᱮᱭᱟ ᱯᱨᱚᱯᱟᱨᱴᱤ ᱨᱮ ᱠᱞᱤᱠ ᱞᱟᱜᱟᱣ ᱵᱚᱱᱟ ᱛᱚ ᱯᱨᱚᱯᱟᱨᱴᱤ ᱨᱮ ᱠᱞᱤᱠ ᱠᱟᱛᱮᱫ ᱟᱵᱚ ᱱᱚᱣᱟ ᱥᱮᱨᱮᱧ ᱨᱮᱱᱟᱜ ᱰᱤᱴᱮᱞᱥ ᱵᱚᱱ ᱧᱮᱞ ᱫᱟᱲᱮᱭᱟᱜᱼᱟ ᱡᱚᱛᱚ ᱵᱚᱱ ᱧᱮᱞ ᱫᱟᱲᱮᱭᱟᱜᱼᱟ ᱧᱮᱞ ᱫᱟᱲᱮᱭᱟᱜ ᱠᱟᱱᱟ ᱵᱚᱱ ᱵᱤᱴ ᱨᱮᱴ ᱦᱚᱸ ᱢᱮᱱᱟᱜᱼᱟ ᱱᱤᱭᱟᱹ ᱠᱚ ᱚᱱᱟ ᱠᱚᱫᱚ ᱵᱟᱹᱧ ᱞᱟᱹᱭ ᱟᱯᱮ ᱠᱟᱱᱟ ᱛᱚ ᱵᱮᱠ ᱨᱤᱧ ᱦᱤᱡᱩᱜ ᱠᱟᱱᱟ ᱛᱚ ᱱᱚᱣᱟ ᱟᱵᱚ ᱡᱩᱫᱤ ᱵᱚᱱ ᱠᱟᱴ ᱟᱥᱮ ᱵᱚᱱ ᱠᱚᱯᱤᱭᱟ ᱛᱟᱦᱚᱞᱮ ᱤᱧᱤᱧ ᱠᱚᱯᱤ ᱠᱮᱫᱟ ᱠᱚᱯᱤ ᱨᱤᱧ ᱠᱞᱤᱠ ᱠᱮᱫᱟ ᱛᱟᱨᱯᱚᱨ ᱟᱵᱚ ᱱᱚᱣᱟ ᱥᱠᱨᱤᱱ ᱡᱚᱡᱚᱢ ᱥᱮᱫ ᱠᱷᱚᱱ ᱞᱮᱸᱜᱟ ᱥᱮᱫ ᱟᱵᱚᱱ ᱥᱠᱨᱤᱱ ᱱᱚᱛᱮ ᱠᱷᱚᱱ ᱵᱚᱱ ᱱᱚᱛᱮᱭᱟ ᱱᱚᱛᱮ ᱠᱷᱚᱱ ᱵᱚᱱ ᱱᱚᱛᱮᱭᱟ ᱥᱠᱨᱤᱱ ᱛᱚᱵᱮ ᱠᱷᱟᱱ ᱜᱮ ᱟᱨ ᱢᱤᱫᱴᱮᱱ ᱴᱮᱵᱽ ᱦᱤᱡᱩᱜᱼᱟ ᱧᱮᱞ ᱮᱫᱟᱯᱮ ᱱᱤᱭᱟᱹᱜᱮ ᱥᱩᱵᱤᱫᱷᱟ ᱱᱚᱣᱟ ᱯᱷᱟᱭᱤᱞ ᱢᱮᱱᱮᱡᱟᱨ ᱨᱮᱱᱟᱜ ᱫᱚ ᱟᱨ ᱚᱠᱟᱴᱟᱜ ᱯᱷᱳᱞᱰᱟᱨ ᱨᱮ ᱫᱚᱦᱚ ᱥᱟᱱᱟ ᱵᱚᱱᱟ ᱚᱱᱟ ᱯᱷᱳᱞᱰᱟᱨ ᱨᱮᱵᱚᱱ ᱠᱞᱤᱠᱟ ᱥᱟᱵ ᱠᱟᱜ ᱯᱮ ᱤᱧ ᱮᱢ ᱯᱤ ᱛᱷᱨᱤ ᱠᱚᱱᱵᱷᱟᱨᱴᱟᱨ ᱨᱤᱧ ᱠᱞᱤᱠ ᱠᱮᱫᱟ ᱱᱚᱰᱮ ᱤᱭᱟᱹ ᱞᱟᱜᱟᱣ ᱵᱚᱱᱟ ᱛᱚ ᱞᱟᱛᱟᱨ ᱨᱮ ᱡᱮᱦᱮᱛᱩ ᱤᱧ ᱠᱚᱯᱤ ᱵᱟᱠᱷᱟᱱ ᱤᱧ ᱠᱟᱴ ᱠᱟᱫᱟ ᱠᱚᱯᱤ ᱠᱟᱹᱫᱟᱹᱧ ᱱᱚᱣᱟ ᱫᱚ ᱯᱮᱥᱴ ᱚᱯᱷᱥᱮᱱ ᱠᱟᱱᱟ ᱛᱚ ᱱᱚᱰᱮᱧ ᱠᱞᱤᱠ ᱞᱮᱠᱷᱟᱡ ᱜᱮ ᱟᱵᱚᱣᱟᱜ ᱯᱮᱥᱴᱚᱜᱼᱟ ᱛᱚ ᱯᱮᱥᱴ ᱨᱤᱧ ᱠᱞᱤᱠ ᱠᱮᱫᱟ ᱟᱵᱚᱣᱟᱜ ᱴᱤᱠ ᱪᱤᱱᱦᱟᱹ ᱦᱮᱡ ᱮᱱᱟ ᱢᱟᱱᱮ ᱯᱮᱥᱴ ᱮᱱᱟ ᱱᱚᱜᱼᱚᱭ ᱱᱚᱣᱟᱴᱟᱜ ᱥᱮᱨᱮᱧ ᱦᱮᱡ ᱮᱱᱟ ᱧᱮᱞ ᱫᱟᱯᱮ ᱱᱚᱣᱟᱴᱟᱜ ᱟᱨᱚ ᱱᱚᱣᱟ ᱱᱤᱛᱚᱜ ᱵᱚᱱ ᱱᱚᱛᱮ ᱠᱷᱚᱡ ᱵᱚᱱ ᱱᱚᱛᱮ ᱵᱚᱱ ᱟᱹᱜᱩᱭᱟ ᱥᱠᱨᱤᱱ ᱛᱚᱵᱮ ᱠᱷᱟᱡ ᱜᱮ ᱞᱟᱦᱟ ᱛᱮᱱᱟᱜ ᱯᱷᱳᱞᱰᱟᱨ ᱳᱯᱮᱱᱚᱜᱼᱟ ᱱᱤᱭᱟᱹᱜᱮ ᱱᱚᱣᱟ ᱨᱮᱱᱟᱜ ᱥᱩᱵᱤᱫᱷᱟ ᱫᱚ ᱛᱟᱨᱯᱚᱨ ᱞᱮᱸᱜᱟ ᱠᱚᱱ ᱯᱮᱭᱟ ᱡᱟᱦᱟᱸ ᱞᱟᱭᱤᱱ ᱧᱮᱞᱚᱜ ᱠᱟᱱᱟ ᱱᱚᱰᱮ ᱡᱩᱫᱤ ᱵᱚᱱ ᱠᱞᱤᱠᱟ ᱛᱚ ᱧᱮᱞ ᱫᱟᱲᱮᱭᱟᱜᱼᱟ ᱵᱚᱱ ᱥᱚᱨᱴᱠᱟᱨᱴ ᱨᱮ ᱢᱮᱱᱟᱜᱼᱟ ᱞᱟᱛᱟᱨ ᱥᱮᱫ ᱯᱷᱳᱴᱳ ᱦᱮᱱᱟᱜᱼᱟ ᱢᱤᱭᱩᱡᱤᱠ ᱦᱮᱱᱟᱜᱼᱟ ᱵᱷᱤᱰᱭᱳ ᱦᱮᱱᱟᱜᱼᱟ ᱰᱚᱠᱳᱢᱮᱱᱴ ᱦᱮᱱᱟᱜᱼᱟ ᱮᱯᱞᱤᱠᱮᱥᱚᱱ ᱴᱨᱟᱥᱴ ᱦᱟᱭᱤᱰ ᱮᱱᱰ ᱯᱷᱟᱭᱤᱞ ᱡᱟᱦᱟᱸ ᱫᱚ ᱯᱷᱟᱭᱤᱞ ᱞᱟᱦᱟᱨᱮ ᱰᱚᱴ ᱚᱞ ᱛᱟᱦᱮᱱᱟ ᱚᱱᱟ ᱠᱚᱫᱚ ᱮᱢᱱᱤ ᱨᱮ ᱵᱟᱵᱚᱱ ᱧᱮᱞ ᱫᱟᱲᱮᱭᱟᱜᱼᱟ ᱚᱱᱟ ᱡᱩᱫᱤ ᱚᱱ ᱥᱟᱱᱟ ᱵᱚᱱᱟ ᱱᱚᱰᱮ ᱠᱞᱤᱠ ᱠᱟᱛᱮᱫ ᱵᱚᱱ ᱚᱱ ᱫᱟᱲᱮᱭᱟᱜᱼᱟ ᱟᱨ ᱱᱚᱰᱮ ᱵᱟᱝ ᱨᱮᱦᱚᱸ ᱟᱨᱚ ᱞᱮᱸᱜᱟ ᱠᱚᱱ ᱧᱮᱞ ᱫᱟᱯᱮ ᱡᱚᱡᱚᱢ ᱠᱚᱱ ᱡᱟᱦᱟᱸ ᱯᱮᱭᱟ ᱰᱚᱴ ᱚᱸᱰᱮ ᱠᱞᱤᱠ ᱠᱟᱛᱮᱫ ᱟᱵᱚ ᱦᱟᱭᱤᱰ ᱮᱱᱰ ᱯᱷᱟᱭᱤᱞ ᱥᱤᱞᱮᱠᱴ ᱞᱟᱜᱟᱣ ᱵᱚᱱᱟ ᱯᱷᱳᱞᱰᱟᱨ ᱚᱯᱷᱥᱮᱱ ᱨᱮ ᱥᱮᱱ ᱠᱟᱛᱮᱫ ᱱᱚᱣᱟ ᱚᱯᱷᱥᱮᱱ ᱨᱮ ᱥᱮᱱ ᱠᱟᱛᱮᱫ ᱧᱮᱞ ᱫᱟᱯᱮ ᱥᱳ ᱦᱟᱭᱤᱰ ᱮᱱᱰ ᱯᱷᱟᱭᱤᱞ ᱨᱮ ᱡᱩᱫᱤ ᱵᱚᱱ ᱴᱤᱠ ᱟᱜᱼᱟ ᱛᱟᱦᱚᱞᱮ ᱟᱵᱚ ᱡᱟᱦᱟᱸ ᱠᱚ ᱦᱟᱭᱤᱰ ᱮᱱᱰ ᱯᱷᱟᱭᱤᱞ ᱚᱱᱟ ᱠᱚᱵᱚᱱ ᱧᱟᱢ ᱫᱟᱲᱮᱭᱟᱜᱼᱟ ᱧᱮᱞ ᱫᱟᱲᱮᱭᱟᱜᱼᱟ ᱯᱮ ᱱᱚᱰᱮ ᱪᱮᱛᱟᱱ ᱨᱮ ᱰᱚᱴ ᱯᱳᱭᱞᱳ ᱨᱮᱜᱮ ᱰᱚᱴ ᱢᱮᱱᱟᱜᱼᱟ ᱱᱚᱣᱟ ᱠᱚᱫᱚ ᱦᱟᱭᱤᱰ ᱮᱱᱰ ᱯᱷᱟᱭᱤᱞ ᱠᱚ ᱢᱮᱛᱟᱜᱼᱟ ᱛᱚ ᱱᱤᱭᱟᱹ ᱚᱱ ᱠᱟᱛᱮᱫ ᱱᱚᱣᱟ ᱠᱚᱵᱚᱱ ᱤᱭᱟᱹ ᱫᱟᱲᱮᱭᱟᱜᱼᱟ ᱟᱨ ᱢᱤᱫᱴᱮᱱ ᱱᱚᱣᱟ ᱨᱮᱱᱟᱜ ᱜᱩᱨᱩᱛᱛᱚᱯᱩᱨᱱᱚ ᱡᱟᱦᱟᱸ ᱱᱚᱣᱟ ᱯᱨᱚᱰᱟᱠᱴ ᱨᱮᱵᱚᱱ ᱠᱟᱹᱢᱤ ᱫᱟᱲᱮᱭᱟᱜᱼᱟ ᱚᱱᱟᱧ ᱩᱫᱩᱜ ᱟᱯᱮᱭᱟ ᱛᱚ ᱱᱚᱣᱟ ᱜᱮᱫ ᱪᱟᱵᱟ ᱠᱟᱜ ᱠᱟᱹᱱᱟᱹᱧ ᱜᱷᱩᱨᱮ ᱟᱨᱚᱧ ᱩᱫᱩᱜ ᱟᱯᱮ ᱠᱟᱱᱟ ᱦᱟᱸᱜ ᱛᱚ ᱟᱵᱚ ᱮᱢᱱᱤ ᱯᱷᱳᱞᱰᱟᱨ ᱨᱮ ᱡᱩᱫᱤ ᱵᱚᱱ ᱵᱚᱞᱚᱜᱼᱟ ᱧᱮᱞ ᱫᱟᱯᱮ ᱱᱚᱰᱮ ᱯᱷᱟᱭᱤᱞ ᱢᱮᱱᱮᱡᱟᱨ ᱢᱮᱱᱟᱜᱼᱟ ᱛᱚ ᱯᱷᱟᱭᱤᱞ ᱢᱮᱱᱮᱡᱟᱨ ᱨᱮ ᱵᱚᱞᱚ ᱠᱟᱛᱮᱫ ᱡᱩᱫᱤ ᱮᱱᱰᱨᱚᱭᱮᱰ ᱯᱷᱟᱭᱤᱞ ᱨᱮ ᱚᱯᱷ ᱰᱮᱴᱟ ᱠᱚᱵᱚᱱ

ᱠᱚᱯᱤ ᱚᱯᱷᱥᱮᱱ ᱠᱚᱵᱚᱱ ᱧᱟᱢᱟ ᱛᱷᱨᱤ ᱰᱚᱴ ᱨᱮ ᱠᱞᱤᱠ ᱠᱟᱛᱮᱫ ᱧᱮᱞ ᱫᱟᱵᱚᱱ ᱠᱚᱯᱤ ᱦᱮᱱᱟᱜ ᱢᱩᱵᱷ ᱦᱮᱱᱟᱜᱼᱟ ᱡᱚᱛᱚ ᱜᱮᱵᱚᱱ ᱧᱟᱢᱟ ᱱᱚᱸᱰᱮ ᱠᱷᱚᱱ ᱟᱵᱚ ᱵᱟᱦᱨᱮ ᱵᱚᱱ ᱟᱹᱜᱩ ᱫᱟᱲᱮᱭᱟᱜᱼᱟ ᱢᱮᱱᱠᱷᱟᱱ ᱵᱟᱦᱨᱮ ᱨᱮᱱᱟᱜ ᱯᱷᱟᱭᱤᱞ ᱱᱚᱸᱰᱮ ᱵᱷᱤᱛᱤᱨ ᱛᱮ ᱵᱟᱵᱚᱱ ᱟᱹᱜᱩ ᱫᱟᱲᱮᱭᱟᱜᱼᱟ ᱱᱤᱭᱟᱹᱜᱮ ᱟᱵᱚᱣᱟᱜ ᱯᱨᱚᱵᱞᱮᱢ ᱦᱩᱭᱩᱜ ᱠᱟᱱᱟ ᱡᱟᱦᱟᱸ ᱵᱷᱟᱨᱥᱮᱱ ᱪᱮᱧᱡᱽ ᱠᱟᱱᱟ ᱮᱱᱰᱨᱚᱭᱮᱰ ᱡᱟᱦᱟᱸ ᱵᱟᱨᱚ ᱦᱩᱭ ᱠᱟᱱᱟ ᱚᱱᱟ ᱯᱚᱨ ᱠᱷᱚᱱ ᱫᱚ ᱱᱤᱭᱟᱹ ᱵᱟᱭ ᱥᱟᱯᱳᱨᱴ ᱮᱫᱟ ᱱᱚᱜᱼᱚᱭ ᱱᱤᱝᱠᱟᱹ ᱨᱟᱠᱟᱵ ᱠᱟᱱᱟ ᱯᱷᱟᱭᱤᱞ ᱢᱮᱱᱮᱡᱟᱨ ᱨᱮ ᱵᱷᱤᱭᱩ ᱤᱱ ᱯᱷᱟᱭᱤᱞ ᱛᱳ ᱱᱚᱣᱟ ᱠᱟᱹᱢᱤ ᱞᱟᱹᱜᱤᱫ ᱛᱮ ᱟᱵᱚ ᱥᱚᱞᱤᱰ ᱮᱠᱥᱯᱨᱳ ᱨᱮᱱᱟᱜ ᱫᱚᱨᱠᱟᱨ ᱦᱩᱭ ᱟᱵᱚᱱᱟ ᱛᱚ ᱥᱚᱞᱤᱰ ᱮᱠᱥᱯᱞᱳᱨᱟᱨ ᱵᱚᱱ ᱳᱯᱮᱱᱟ ᱟᱨ ᱱᱚᱸᱰᱮ ᱠᱷᱚᱱ ᱵᱟᱨᱦᱮ ᱠᱷᱚᱱ ᱯᱷᱟᱭᱤᱞ ᱵᱷᱤᱛᱤᱨ ᱨᱮᱵᱚᱱ ᱤᱫᱤ ᱫᱟᱲᱮᱭᱟᱜᱼᱟ ᱛᱚ ᱯᱷᱳᱱ ᱨᱤᱧ ᱵᱚᱞᱚᱭᱮᱱᱟ ᱢᱤᱫᱴᱮᱱ ᱯᱷᱳᱱ ᱨᱤᱧ ᱤᱫᱤᱭᱟ ᱛᱚ ᱱᱚᱣᱟᱧ ᱠᱚᱯᱤᱭᱮᱫᱟ ᱢᱤᱫᱴᱮᱱ ᱥᱤᱞᱮᱠᱴ ᱠᱮᱫᱟ ᱛᱚ ᱠᱚᱯᱤ ᱨᱤᱧ ᱥᱤᱞᱮᱠᱴ ᱠᱮᱫᱟ ᱱᱚᱣᱟ ᱨᱮ ᱠᱚᱯᱤ ᱠᱤᱫᱟᱹᱧ ᱛᱚ ᱱᱮᱠᱥᱴ ᱨᱤᱧ ᱠᱞᱤᱠᱟ ᱤᱱᱴᱟᱨᱱᱟᱞ ᱢᱮᱢᱳᱨᱤ ᱨᱮ ᱢᱟᱱᱮ ᱢᱮᱢᱳᱨᱤ ᱨᱮᱱᱟᱜ ᱯᱩᱭᱞᱩ ᱯᱮᱡᱽ ᱨᱮᱵᱚᱱ ᱦᱤᱡᱩᱜᱼᱟ ᱮᱱᱰᱨᱚᱭᱮᱰ ᱛᱟᱨᱯᱚᱨ ᱚᱯᱷ ᱯᱷᱟᱭᱤᱞ ᱡᱩᱫᱤ ᱱᱚᱣᱟ ᱫᱚ ᱡᱟᱥᱴ ᱩᱫᱟᱦᱚᱨᱚᱱᱤᱧ ᱞᱟᱹᱭᱟᱯᱮ ᱠᱟᱱᱟ ᱛᱚ ᱯᱷᱨᱤ ᱯᱷᱟᱭᱟᱨ ᱢᱮᱠᱥ ᱨᱮ ᱡᱩᱫᱤ ᱱᱚᱸᱰᱮ ᱱᱚᱸᱰᱮ ᱟᱵᱚ ᱱᱤᱛᱚᱜ ᱵᱚᱱ ᱯᱮᱥᱴ ᱫᱟᱲᱮᱭᱟᱜᱼᱟ ᱱᱚᱸᱰᱮ ᱠᱤᱱᱛᱩ ᱟᱵᱚᱣᱟᱜ ᱡᱟᱦᱟᱸ ᱰᱤᱯᱷᱚᱞᱴ ᱵᱷᱟᱵᱮ ᱯᱷᱟᱭᱤᱞ ᱢᱮᱱᱮᱡᱟᱨ ᱛᱟᱦᱮᱱᱟ ᱚᱱᱟ ᱨᱮᱫᱚ ᱵᱟᱵᱚᱱ ᱯᱮᱥᱴ ᱫᱟᱲᱮᱭᱟᱜᱼᱟ ᱱᱚᱣᱟᱜᱮ ᱱᱚᱣᱟ ᱯᱷᱟᱭᱤᱞ ᱢᱮᱱᱮᱡᱟᱨ ᱨᱮᱱᱟᱜ ᱫᱚ ᱡᱚᱛᱚ ᱠᱷᱚᱱ ᱵᱷᱟᱹᱞᱤ ᱥᱩᱵᱤᱫᱷᱟ ᱫᱚ ᱛᱳ ᱵᱷᱤᱰᱭᱳ ᱟᱹᱰᱤ ᱢᱟᱨᱟᱝ ᱦᱩᱭᱱᱟ ᱟᱫᱚ ᱵᱟᱹᱧ ᱢᱟᱨᱟᱝ ᱮᱫᱟ ᱛᱳ ᱱᱚᱰᱮ ᱵᱷᱤᱰᱭᱳᱧ ᱢᱩᱪᱟᱹᱫ ᱠᱮᱫᱟ ᱪᱮᱫ ᱞᱮᱠᱟ ᱯᱮ ᱵᱩᱡᱽ ᱠᱮᱫᱟ ᱵᱷᱤᱰᱭᱳ ᱡᱩᱫᱤ ᱠᱩᱥᱤ ᱯᱮ ᱵᱩᱡᱽ ᱠᱮᱫᱟ ᱞᱟᱭᱤᱠ ᱯᱮ ᱟᱨ ᱱᱚᱝᱠᱟᱜᱮ ᱵᱷᱤᱰᱭᱳ ᱧᱟᱢ ᱞᱟᱹᱜᱤᱫ ᱛᱮ ᱪᱮᱱᱮᱞ ᱥᱟᱵᱥᱠᱨᱟᱭᱤᱵᱽ ᱫᱚᱦᱚᱭ ᱯᱮ ᱢᱟ ᱛᱟᱦᱚᱞᱮ ᱡᱚᱦᱟᱨ ᱜᱮ